ᱯᱩᱭᱞᱩ ᱨᱮ ᱥᱟᱱᱟᱢ ᱠᱚ ᱡᱟᱣ ᱫᱤᱱ ᱞᱮᱠᱟᱜᱮ ᱛᱮᱦᱮᱧ ᱱᱚᱣᱟ ᱤᱧᱟᱹᱜ ᱯᱤ ᱮᱥ ᱡᱤ ᱮᱠᱥ ᱴᱩ ᱮᱠᱥ ᱪᱮᱱᱮᱞ ᱨᱮ ᱥᱟᱱᱟᱢ ᱠᱚ ᱥᱟᱹᱜᱩᱱ ᱟᱛᱟᱝ ᱫᱟᱨᱟᱢ ᱛᱚ ᱟᱥᱟᱭᱟᱹᱧ ᱡᱚᱛᱚ ᱦᱚᱲᱜᱮ ᱵᱩᱜᱤ ᱨᱮ ᱢᱮᱱᱟᱜ ᱵᱚᱱᱟ ᱟᱨ ᱱᱟᱯᱟᱭ ᱛᱮᱜᱮ ᱵᱚᱱ ᱛᱟᱦᱮᱱ ᱢᱟ ᱤᱧᱟᱹᱜ ᱟᱥᱟ ᱟᱨ ᱤᱧ ᱦᱚᱸ ᱵᱮᱥ ᱨᱮᱜᱮ ᱢᱤᱱᱟᱹᱧ ᱟᱠᱟᱫᱤᱧ ᱛᱟᱵᱚᱱᱟ ᱛᱚ ᱡᱩᱫᱤ ᱥᱟᱹᱨᱤᱜᱮ ᱡᱟᱦᱟᱱᱟᱜ ᱤᱧᱤᱧ ᱵᱷᱩᱞ ᱟᱠᱟᱫᱼᱟ ᱮᱱᱠᱷᱟᱱ ᱫᱚ ᱱᱟᱦᱟᱜ ᱤᱧ ᱢᱟ ᱱᱟᱦᱟᱜ ᱥᱟᱡᱟ ᱱᱟᱦᱟᱜ ᱤᱧ ᱧᱟᱢ ᱜᱮᱭᱟ ᱱᱟᱦᱟᱜ ᱟᱨ ᱡᱩᱫᱤ ᱤᱧ ᱡᱟᱦᱟᱱᱟᱜ ᱵᱟᱹᱧ ᱵᱷᱩᱞ ᱟᱠᱟᱫᱼᱟ ᱮᱱᱠᱷᱟᱱ ᱱᱟᱦᱟᱜ ᱚᱱᱟ ᱦᱚᱸ ᱱᱟᱦᱟᱜ ᱢᱟᱲᱟᱝ ᱥᱮᱫ ᱯᱮ ᱧᱮᱞᱟ ᱫᱳᱥᱤ ᱠᱟᱹᱱᱟᱹᱧ ᱥᱮ ᱵᱟᱝ ᱠᱟᱹᱱᱟᱹᱧ ᱦᱚᱸ ᱚᱱᱟ ᱠᱟᱛᱷᱟ ᱢᱟ ᱡᱚᱛᱚ ᱦᱚᱲ ᱜᱮᱞᱮ ᱵᱟᱰᱟᱭᱟ ᱟᱨ ᱚᱠᱚᱭ ᱫᱩᱥᱤ ᱠᱟᱱᱟᱭ ᱩᱱᱤ ᱢᱟ ᱱᱤᱦᱟᱹᱛᱤ ᱫᱚᱱᱰᱚ ᱟᱨ ᱵᱟᱝ ᱥᱟᱡᱟ ᱧᱟᱢ ᱫᱚᱨᱠᱟᱨ ᱟᱨ ᱫᱩᱥᱤ ᱫᱚ ᱱᱤᱦᱟᱹᱛᱤ ᱫᱚᱱᱰᱚ ᱧᱟᱢ ᱫᱚᱨᱠᱟᱨ ᱠᱟᱱ ᱜᱮᱭᱟ ᱪᱮᱫᱟᱜ ᱥᱮ ᱟᱨ ᱵᱟᱝᱠᱷᱟᱱ ᱫᱩᱥᱤ ᱡᱩᱫᱤ ᱫᱚᱱᱰᱚ ᱵᱟᱭ ᱧᱟᱢᱟ ᱠᱷᱟᱱ ᱟᱹᱠᱤᱞᱚᱜᱼᱟᱭ ᱪᱮᱫ ᱞᱮᱠᱟᱨᱮ ᱚᱱᱟ ᱠᱷᱟᱹᱛᱤᱨ ᱜᱮ ᱫᱩᱥᱤ ᱫᱚ ᱱᱤᱦᱟᱹᱛᱤ ᱫᱚᱱᱰᱚ ᱧᱟᱢ ᱫᱚᱨᱠᱟᱨ ᱵᱟᱨᱚ ᱢᱮ ᱡᱟᱦᱟᱸ ᱞᱮᱠᱟ ᱯᱮ ᱵᱟᱲᱟᱭᱟ ᱵᱟᱨᱚ ᱢᱟ ᱢᱮ ᱦᱤᱞᱳᱜ ᱥᱚᱞᱚᱢᱤ ᱢᱩᱨᱢᱩ ᱛᱤᱠᱤᱱ ᱟᱹᱠᱤᱱᱟᱜ ᱡᱤᱣᱤ ᱠᱤᱱ ᱟᱞᱟᱭ ᱠᱮᱜᱼᱟ ᱟᱹᱠᱤᱱ ᱟᱹᱠᱤᱱ ᱛᱮ ᱛᱚ ᱩᱱᱠᱤᱱᱟᱜ ᱟᱛᱢᱟ ᱥᱟᱱᱛᱤ ᱧᱟᱢ ᱵᱟᱠᱷᱨᱟ ᱪᱟᱸᱫᱚ ᱵᱚᱸᱜᱟ ᱴᱷᱮᱱ ᱵᱚᱱ ᱱᱮᱦᱚᱨᱚᱜᱼᱟ ᱟᱨ ᱤᱧ ᱦᱚᱸᱧ ᱱᱮᱦᱚᱨᱚᱜ ᱠᱟᱱᱟ ᱠᱤ ᱟᱡ ᱡᱟᱦᱟᱸ ᱨᱮᱜᱮ ᱢᱮᱱᱟᱭᱟ ᱠᱩᱥᱤ ᱨᱮ ᱛᱟᱦᱮᱱ ᱢᱟᱭ᱾ ᱵᱟᱨᱚ ᱢᱮ ᱨᱮ ᱡᱚᱛᱚ ᱦᱚᱲ ᱜᱮᱠᱚ ᱵᱟᱰᱟᱭᱟ ᱥᱚᱞᱚᱢᱮ ᱢᱩᱨᱢᱩᱭ ᱥᱩᱥᱟᱭᱤᱰ ᱟᱠᱟᱫ ᱟᱭ ᱟᱨ ᱩᱱᱤ ᱞᱟᱹᱜᱤᱫ ᱟᱢ ᱛᱮᱦᱮᱧ ᱮᱢ ᱯᱨᱟᱨᱛᱷᱚᱱᱟᱭᱮᱫᱼᱟ ᱟᱡᱟᱜ ᱟᱛᱢᱟ ᱥᱟᱱᱛᱤ ᱞᱟᱹᱜᱤᱫ ᱟᱨ ᱵᱟᱝ ᱫᱤᱥᱚᱢ ᱦᱚᱲ ᱠᱚᱢ ᱞᱟᱹᱭ ᱟᱠᱚ ᱠᱟᱱᱟ ᱡᱮ ᱩᱱᱤ ᱞᱟᱹᱜᱤᱫ ᱡᱚᱛᱚ ᱦᱚᱲ ᱯᱨᱟᱨᱛᱷᱚᱱᱟᱭ ᱯᱮ ᱡᱮᱢᱚᱱ ᱟᱡᱟᱜ ᱟᱛᱢᱟ ᱥᱟᱱᱛᱤ ᱨᱮ ᱛᱟᱦᱮᱱ ᱢᱟ ᱡᱟᱦᱟᱸ ᱨᱮᱜᱮ ᱛᱟᱦᱮᱱ ᱠᱩᱥᱤ ᱨᱮ ᱛᱟᱦᱮᱱᱟ ᱢᱮᱱᱠᱷᱟᱱ ᱡᱟᱦᱟᱸᱭ ᱡᱤᱣᱤᱫ ᱦᱚᱲ ᱢᱮᱱᱟᱜ ᱟᱠᱟᱫ ᱠᱤᱱ ᱩᱱᱠᱤᱱ ᱞᱟᱹᱜᱤᱫ ᱛᱮ ᱢᱤᱫ ᱫᱤᱱ ᱦᱚᱸ ᱵᱟᱢ ᱞᱟᱹᱭ ᱟᱠᱟᱫᱼᱟ ᱡᱮ ᱱᱩᱠᱤᱱ ᱞᱟᱹᱜᱤᱫ ᱦᱚᱸ ᱯᱨᱟᱨᱛᱷᱚᱱᱟ ᱠᱟᱜ ᱯᱮ ᱥᱮ ᱱᱩᱠᱤᱱ ᱞᱟᱹᱜᱤᱫ ᱦᱚᱸ ᱪᱟᱸᱫᱚ ᱵᱚᱸᱜᱟ ᱴᱷᱮᱱ ᱱᱮᱦᱚᱨᱚᱜ ᱯᱮ ᱟᱨ ᱵᱟᱝ ᱡᱚᱦᱟᱨᱚᱜ ᱯᱮ ᱱᱩᱠᱤᱱ ᱦᱚᱸ ᱡᱮᱢᱚᱱ ᱵᱮᱥ ᱨᱮᱜᱮ ᱠᱤᱱ ᱛᱟᱦᱮᱱ ᱢᱟ ᱩᱱᱠᱤᱱ ᱫᱚᱠᱤᱱ ᱦᱩᱭᱩᱜ ᱠᱟᱱᱟ ᱡᱟᱦᱟᱸᱭ ᱟᱢ ᱨᱮᱱ ᱢᱮᱱᱟᱜ ᱟᱠᱟᱫ ᱠᱤᱱ ᱚᱲᱟᱜ ᱨᱮ ᱯᱟᱨᱠᱚᱢ ᱯᱮᱨᱮᱡ ᱮᱨᱟ ᱢᱮᱱᱟᱭᱟ ᱥᱟᱶᱛᱮ ᱟᱢᱟᱜ ᱢᱟᱭᱟᱢ ᱛᱮ ᱜᱚᱲᱦᱚᱱ ᱟᱠᱟᱱ ᱜᱤᱫᱽᱨᱟᱹ ᱢᱮᱱᱟᱭᱟ ᱩᱱᱤ ᱞᱟᱹᱜᱤᱫ ᱛᱮᱢᱟ ᱢᱤᱫ ᱫᱤᱱ ᱜᱟᱱ ᱛᱮᱦᱚᱸ ᱵᱟᱢ ᱪᱤᱱᱛᱟᱹ ᱞᱮᱫᱼᱟ ᱥᱮ ᱢᱤᱫ ᱫᱤᱱ ᱜᱟᱱ ᱛᱮᱦᱚᱸ ᱵᱟᱢ ᱢᱮᱱ ᱞᱮᱫᱼᱟ ᱱᱚᱣᱟ ᱥᱳᱥᱟᱞ ᱢᱤᱰᱤᱭᱟ ᱨᱮ ᱡᱮ ᱯᱨᱚᱠᱩᱛᱚ ᱨᱮ ᱱᱩᱠᱤᱱ ᱦᱚᱸ ᱱᱟᱯᱟᱭ ᱨᱮᱜᱮ ᱠᱤᱱ ᱛᱟᱦᱮᱱ ᱟᱨ ᱵᱟᱝ ᱵᱩᱜᱤ ᱛᱮᱜᱮ ᱠᱤᱱ ᱛᱟᱦᱮᱸ ᱠᱚᱜ ᱢᱟ ᱤᱧᱤᱡ ᱜᱤᱫᱽᱨᱟᱹ ᱟᱨ ᱵᱟᱝ ᱤᱧᱤᱡ ᱮᱨᱟ ᱡᱮᱢᱚᱱ ᱡᱟᱭᱡᱩᱜᱽ ᱱᱚᱝᱠᱟ ᱜᱮ ᱥᱩᱠ ᱨᱮᱜᱮ ᱠᱤᱱ ᱛᱟᱦᱮᱱ ᱟᱨ ᱟᱞᱮ ᱥᱟᱱᱟᱢ ᱦᱚᱲ ᱠᱚ ᱥᱩᱠ ᱨᱮᱜᱮ ᱞᱮ ᱛᱟᱦᱮᱱ ᱱᱚᱣᱟ ᱠᱟᱛᱷᱟ ᱢᱟ ᱢᱤᱫ ᱫᱤᱱ ᱜᱟᱱ ᱛᱮᱦᱚᱸ ᱢᱤᱰᱤᱭᱟ ᱨᱮ ᱵᱟᱢ ᱞᱟᱹᱭ ᱞᱮᱜᱼᱟ ᱮᱠᱮᱱ ᱠᱟᱛᱷᱟ ᱠᱟᱱᱟ ᱩᱱ ᱡᱚᱠᱷᱟᱡ ᱮᱠᱪᱩᱭᱮᱞᱤ ᱤᱧ ᱵᱷᱮᱛᱱᱟᱢ ᱨᱮᱧ ᱛᱟᱦᱮᱸ ᱞᱮᱱᱟ ᱟᱨ ᱤᱧᱟᱹᱜ ᱞᱟᱭᱤᱯᱷ ᱨᱮ ᱱᱚᱝᱠᱟ ᱦᱩᱭᱮᱱᱟ ᱥᱟᱰᱮᱱᱞᱤ ᱠᱤ ᱢᱟᱱᱮ ᱤᱧ ᱱᱤᱡᱮ ᱵᱟᱹᱧ ᱵᱩᱡᱷᱟᱹᱣ ᱫᱟᱲᱮᱭᱟᱫᱟ ᱠᱤ ᱪᱮᱫ ᱪᱮᱫ ᱪᱮᱫ ᱡᱤᱱᱤᱥ ᱪᱮᱫ ᱤᱧ ᱚᱠᱟ ᱢᱟᱲᱟᱝ ᱤᱧ ᱯᱷᱮᱥᱟ ᱪᱮᱫ ᱫᱟᱫᱟ ᱡᱚᱛᱚ ᱦᱚᱲᱟᱜ ᱞᱟᱭᱤᱯᱷ ᱨᱮᱜᱮ ᱟᱢᱟᱜ ᱮᱠᱞᱟ ᱥᱩᱢᱩᱝ ᱞᱟᱭᱤᱯᱷ ᱨᱮᱫᱚ ᱵᱟᱝᱟ ᱡᱚᱛᱚ ᱦᱚᱲᱟᱜ ᱞᱟᱭᱤᱯᱷ ᱨᱮᱜᱮ ᱱᱚᱝᱠᱟ ᱜᱮ ᱢᱤᱢᱤᱫ ᱡᱚᱠᱷᱟ ᱜᱷᱚᱴᱚᱱᱟ ᱜᱷᱚᱴᱟᱜ ᱟᱹᱱᱤᱡ ᱚᱱᱟ ᱫᱚ ᱚᱠᱚᱭᱟᱜ ᱦᱚᱸ ᱱᱮᱰᱟ ᱜᱚᱴᱟ ᱠᱟᱛᱮ ᱵᱟᱝ ᱦᱩᱭᱩᱜᱼᱟ ᱥᱮ ᱚᱠᱚᱭᱟᱜ ᱦᱚᱸ ᱫᱤᱱ ᱫᱷᱟᱨᱡᱚ ᱠᱟᱛᱮ ᱫᱚ ᱵᱟᱝ ᱦᱩᱭᱩᱜᱼᱟ ᱡᱟᱦᱟᱱᱟᱜ ᱜᱷᱚᱴᱚᱱᱟ ᱜᱷᱚᱴᱟᱜᱼᱟ ᱢᱟᱱᱮ ᱫᱚ ᱱᱚᱝᱠᱟ ᱜᱮ ᱥᱟᱰᱮᱱᱞᱤ ᱜᱮ ᱦᱩᱭᱩᱜ ᱟᱹᱱᱤᱡ ᱟᱢ ᱟᱞᱚᱢ ᱞᱟᱹᱭᱟ ᱡᱮ ᱡᱮ ᱯᱨᱚᱠᱩᱛᱚ ᱨᱮ ᱤᱧᱟᱹᱜ ᱨᱮᱜᱮ ᱤᱧᱟᱹᱜ ᱞᱟᱭᱤᱯᱷ ᱨᱮᱜᱮ ᱱᱚᱝᱠᱟ ᱫᱩᱨᱜᱷᱚ ᱢᱟᱱᱮ ᱫᱩᱨᱜᱷᱚᱴᱚᱱᱟ ᱜᱷᱚᱴᱟᱣᱮᱱᱟ ᱱᱚᱣᱟ ᱠᱟᱛᱷᱟ ᱫᱚ ᱵᱟᱝ ᱠᱟᱱᱟ ᱱᱚᱣᱟ ᱫᱚ ᱡᱚᱛᱚ ᱦᱚᱲᱟᱜ ᱜᱮ ᱱᱚᱣᱟ ᱢᱟᱹᱱᱢᱤ ᱡᱤᱵᱚᱱ ᱨᱮ ᱡᱟᱦᱟᱸ ᱜᱮ ᱢᱮᱱᱟᱜ ᱟᱠᱟᱫ ᱠᱚ ᱚᱱᱟ ᱫᱷᱟᱹᱨᱛᱤ ᱯᱩᱨᱤ ᱨᱮ ᱡᱚᱛᱚ ᱦᱚᱲᱟᱜ ᱡᱤᱵᱚᱱ ᱨᱮᱜᱮ ᱱᱚᱝᱠᱟ ᱜᱮ ᱦᱩᱭᱩᱜᱼᱟ ᱢᱮᱱᱛᱮ ᱟᱨ ᱵᱟᱲᱟᱭ ᱜᱮᱭᱟᱵᱚᱱ ᱱᱚᱣᱟ ᱫᱚ ᱱᱚᱝᱠᱟ ᱜᱮ ᱦᱩᱭᱩᱜᱼᱟ ᱱᱮᱰᱟ ᱜᱚᱴᱟ ᱠᱟᱛᱮ ᱵᱟᱝ ᱦᱩᱭᱩᱜᱼᱟ ᱡᱚᱛᱚ ᱦᱚᱲᱟᱜ ᱞᱟᱭᱤᱯᱷ ᱨᱮᱜᱮ ᱢᱤᱢᱤᱫ ᱡᱮᱠᱷᱟ ᱱᱚᱝᱠᱟ ᱫᱩᱠ ᱠᱚᱥᱴᱚ ᱦᱤᱡᱩᱜ ᱜᱮᱭᱟ ᱟᱨ ᱛᱟᱯᱚᱨᱮ ᱥᱳᱥᱟᱞ ᱢᱤᱰᱤᱭᱟ ᱨᱮ ᱩᱱᱟᱹᱜ ᱰᱷᱮᱨ ᱡᱤᱱᱤᱥ ᱪᱟᱹᱞᱩᱭᱮᱱᱟ ᱤᱧ ᱨᱮᱱ ᱯᱷᱮᱢᱞᱤ ᱟᱹᱰᱤ ᱜᱟᱱ ᱯᱨᱚᱵᱞᱮᱢ ᱠᱚ ᱯᱷᱮᱥ ᱠᱮᱜᱼᱟ ᱟᱨ ᱟᱹᱰᱤ ᱨᱚᱠᱚᱢ ᱡᱤᱱᱤᱥ ᱪᱟᱹᱞᱩ ᱞᱮᱱᱟ ᱯᱨᱚᱵᱞᱮᱢ ᱫᱚ ᱱᱚᱣᱟ ᱠᱷᱟᱹᱛᱤᱨ ᱦᱩᱭ ᱟᱠᱟᱱᱟ ᱡᱮᱦᱮᱛᱩ ᱟᱯᱮ ᱚᱲᱟᱜ ᱦᱚᱲ ᱠᱚ ᱵᱷᱩᱞ ᱟᱠᱟᱫᱼᱟ ᱟᱨ ᱵᱟᱝ ᱥᱟᱱᱟᱢ ᱦᱚᱲ ᱛᱮᱯᱮ ᱵᱷᱩᱞ ᱟᱠᱟᱫᱼᱟ ᱚᱱᱟ ᱠᱷᱟᱹᱛᱤᱨ ᱜᱮ ᱱᱚᱣᱟ ᱥᱳᱥᱟᱞ ᱢᱤᱰᱤᱭᱟ ᱛᱟᱞᱟᱛᱮ ᱟᱨ ᱵᱟᱝ ᱟᱯᱮᱭᱟᱜ ᱯᱷᱮᱢᱤᱞᱤ ᱪᱮᱛᱟᱱ ᱨᱮᱫᱚ ᱡᱟᱹᱥᱛᱤ ᱟᱴᱟᱠ ᱧᱩᱨ ᱮᱱᱟ ᱟᱨ ᱚᱱᱟ ᱠᱷᱟᱹᱛᱤᱨ ᱜᱮ ᱡᱟᱹᱥᱛᱤ ᱯᱨᱚᱵᱞᱮᱢ ᱫᱚ ᱟᱢ ᱴᱷᱮᱱ ᱡᱮ ᱢᱟᱭᱤᱱᱰ ᱥᱮᱴ ᱦᱚᱸ ᱚᱸᱰᱮ ᱡᱮᱦᱮᱛᱩ ᱮᱠᱞᱟ ᱢᱤᱫ ᱦᱚᱲ ᱢᱮᱱᱟᱭᱟ ᱩᱱᱤᱭᱟᱜ ᱢᱟᱭᱤᱱᱰ ᱥᱮᱴ ᱪᱮᱫ ᱞᱮᱠᱟ ᱛᱟᱦᱮᱸ ᱠᱚᱜᱼᱟ ᱟᱯᱮ ᱯᱮ ᱴᱷᱤᱠᱟᱹ ᱫᱟᱲᱮᱭᱟᱜ ᱠᱟᱱᱟ ᱟᱨᱮ ᱩᱱᱫᱤᱱ ᱦᱚᱸᱛᱚ ᱟᱢ ᱢᱟ ᱮᱠᱞᱟ ᱜᱮᱢ ᱛᱟᱦᱮᱸ ᱠᱟᱱᱟ ᱜᱚᱴᱟ ᱫᱤᱥᱚᱢᱮᱢ ᱫᱟᱬᱟ ᱠᱮᱜᱼᱟ ᱮᱠᱞᱟ ᱜᱮᱢ ᱛᱟᱦᱮᱸ ᱠᱟᱱᱟ ᱚᱠᱚᱭ ᱥᱟᱞᱟᱜ ᱛᱮᱦᱚᱸ ᱫᱟᱬᱟᱱ ᱟᱢ ᱵᱟᱞᱮ ᱧᱮᱞ ᱟᱠᱟᱫ ᱢᱮᱭᱟ ᱟᱨ ᱛᱮᱦᱮᱧ ᱫᱚ ᱪᱤᱠᱟᱹᱛᱮᱢ ᱢᱮᱱ ᱫᱟᱲᱮᱭᱟᱜ ᱠᱟᱱᱟ ᱩᱱ ᱡᱚᱠᱷᱟᱡ ᱮᱠᱞᱟᱧ ᱛᱟᱦᱮᱸ ᱞᱮᱱᱟ ᱮᱠᱞᱟ ᱟᱜ ᱢᱟᱭᱤᱱᱰ ᱥᱮᱴ ᱪᱮᱫ ᱞᱮᱠᱟ ᱛᱟᱦᱮᱱᱟ ᱡᱚᱛᱚ ᱯᱮ ᱵᱩᱡᱷᱟᱹᱣ ᱫᱟᱲᱮᱭᱟᱜ ᱠᱟᱱᱟ ᱱᱚᱣᱟ ᱢᱟᱲᱟᱝ ᱨᱮᱦᱚᱸ ᱛᱚ ᱮᱠᱞᱟ ᱜᱮᱢ ᱛᱟᱦᱮᱸ ᱠᱟᱱᱟ ᱮᱠᱞᱟ ᱜᱮᱞᱮ ᱧᱟᱢ ᱠᱟᱜᱼᱟ ᱦᱚᱸ ᱦᱩᱭ ᱫᱟᱲᱮᱭᱟᱜᱼᱟ ᱡᱮᱦᱮᱛᱩ ᱟᱯᱮ ᱚᱲᱟᱜ ᱦᱚᱲ ᱯᱨᱚᱵᱞᱮᱢ ᱨᱮᱠᱚ ᱧᱩᱨ ᱮᱱᱟ ᱚᱱᱟ ᱠᱚ ᱵᱷᱟᱹᱵᱤ ᱟᱨ ᱵᱟᱝ ᱚᱱᱟ ᱠᱚ ᱩᱭᱦᱟᱹᱨ ᱠᱟᱛᱮ ᱟᱢᱟᱜ ᱠᱤᱪᱷᱩ ᱜᱟᱱ ᱢᱟᱭᱤᱰ ᱢᱟᱱᱮ ᱫᱩᱨᱵᱚᱞ ᱮᱱ ᱛᱟᱢᱟ ᱱᱤᱭᱟᱹ ᱫᱚ ᱦᱩᱭ ᱫᱟᱲᱮᱭᱟᱜᱼᱟ ᱟᱨ ᱡᱮ ᱥᱳᱞᱳᱢᱤ ᱢᱩᱨᱢᱩ ᱥᱩᱥᱟᱭᱤᱰ ᱠᱷᱟᱹᱛᱤᱨ ᱟᱢᱟᱜ ᱢᱟᱭᱤᱰ ᱠᱤ ᱟᱢᱟᱜ ᱵᱩᱫᱷᱤ ᱫᱤᱥᱟᱹ ᱟᱫ ᱮᱱᱟ ᱱᱚᱝᱠᱟᱱ ᱠᱟᱛᱷᱟ ᱢᱟ ᱵᱟᱝ ᱠᱟᱱᱟ ᱪᱮᱫᱟᱜ ᱥᱮ ᱢᱟᱲᱟᱝ ᱨᱮᱦᱚᱸ ᱞᱮ ᱧᱮᱞ ᱟᱠᱟᱫ ᱢᱮᱭᱟ ᱟᱢ ᱫᱚ ᱮᱠᱞᱟ ᱜᱮᱢ ᱫᱟᱬᱟ ᱟᱠᱟᱫᱼᱟ ᱮᱠᱞᱟ ᱜᱮᱢ ᱛᱟᱦᱮᱸ ᱥᱮᱱᱚᱜ ᱠᱟᱱ ᱛᱟᱦᱮᱸᱫ ᱛᱟᱨᱯᱚᱨᱮ ᱩᱱᱟᱹᱜ ᱢᱟᱱᱮ ᱢᱮᱱ ᱥᱴᱨᱤᱢ ᱢᱤᱰᱤᱭᱟ ᱨᱮᱦᱚᱸ ᱩᱱᱟᱹᱜ ᱱᱮᱜᱮᱴᱤᱵᱷ ᱱᱤᱭᱩᱡᱽ ᱪᱟᱹᱞᱩᱭᱮᱱᱟ ᱟᱹᱰᱤ ᱜᱟᱱ ᱡᱤᱱᱤᱥ ᱮᱲᱮ ᱠᱚᱦᱚᱸ ᱪᱟᱹᱞᱩᱭᱮᱱᱟ ᱟᱹᱰᱤ ᱜᱟᱱ ᱢᱤᱫ ᱫᱷᱟᱣ ᱨᱮ ᱩᱱᱟᱹᱜ ᱰᱷᱮᱨ ᱯᱨᱚᱵᱞᱮᱢ ᱵᱟᱝᱟ ᱱᱚᱣᱟ ᱫᱚ ᱥᱳᱥᱟᱞ ᱢᱤᱰᱤᱭᱟ ᱨᱮᱫᱚ ᱮᱲᱮ ᱠᱟᱛᱷᱟ ᱮᱠᱪᱩᱭᱮᱞᱤ ᱵᱟᱝ ᱦᱩᱭ ᱠᱟᱱᱟ ᱟᱨ ᱮᱲᱮ ᱠᱟᱛᱷᱟ ᱵᱟ ᱤᱫᱤ ᱠᱟᱛᱮ ᱫᱚ ᱟᱯᱮ ᱚᱲᱟᱜ ᱯᱷᱮᱢᱮᱞᱤ ᱞᱟᱹᱜᱤᱫ ᱥᱮ ᱟᱢ ᱞᱟᱹᱜᱤᱫ ᱫᱚ ᱵᱟᱝ ᱠᱚ ᱨᱚᱲ ᱠᱟᱜᱼᱟ ᱠᱤᱱᱛᱩ ᱯᱨᱚᱠᱩᱛᱚ ᱨᱮ ᱮᱲᱮ ᱫᱚ ᱯᱨᱚᱛᱷᱚᱢ ᱠᱷᱚᱱ ᱮᱦᱚᱵ ᱮᱱᱟ ᱟᱯᱮ ᱴᱷᱮᱱ ᱠᱷᱚᱱ ᱜᱮ ᱟᱢ ᱦᱚᱸ ᱡᱮᱦᱮᱛᱩᱢ ᱞᱟᱹᱭ ᱠᱮᱜᱼᱟ ᱩᱰᱤᱭᱟ ᱱᱤᱭᱩᱡᱽ ᱠᱚᱨᱮᱢ ᱞᱟᱹᱭ ᱠᱮᱜᱼᱟ ᱡᱮ ᱯᱨᱚᱠᱩᱛᱚ ᱨᱮ ᱤᱧ ᱫᱚ ᱵᱟᱹᱧ ᱵᱟᱯᱞᱟ ᱟᱠᱟᱱᱟ ᱚᱱᱟ ᱤᱫᱤ ᱠᱟᱛᱮ ᱟᱨ ᱟᱯᱮ ᱨᱮᱱ ᱯᱷᱮᱢᱮᱞᱤ ᱦᱚᱸᱠᱚ ᱞᱟᱹᱭ ᱠᱮᱜᱼᱟ ᱡᱮ ᱯᱨᱚᱠᱩᱛᱚ ᱨᱮ ᱞᱚᱵᱚ ᱦᱟᱸᱥᱫᱟ ᱫᱚ ᱵᱟᱭ ᱵᱟᱯᱞᱟ ᱟᱠᱟᱱᱟ ᱟᱨ ᱡᱩᱫᱤ ᱦᱚᱸ ᱵᱟᱯᱞᱟ ᱟᱠᱟᱱᱟ ᱚᱠᱚᱭ ᱠᱚᱠᱚ ᱢᱮᱱᱮᱜᱼᱟ ᱩᱱᱠᱩ ᱜᱮᱠᱚ ᱵᱟᱲᱟᱭᱟ ᱚᱠᱟ ᱠᱷᱚᱱᱮ ᱵᱟᱯᱞᱟ ᱟᱠᱟᱱᱟ ᱢᱮᱱᱛᱮ ᱢᱮᱱᱠᱷᱟᱱ ᱟᱞᱮ ᱚᱲᱟᱜ ᱦᱚᱲ ᱫᱚ ᱱᱤᱛ ᱦᱟᱹᱨᱤᱡ ᱛᱮ ᱵᱟᱞᱮ ᱵᱟᱲᱟᱭᱟ ᱞᱚᱵᱚ ᱦᱟᱸᱥᱫᱟ ᱫᱚ ᱵᱟᱭ ᱵᱟᱯᱞᱟ ᱟᱠᱟᱱᱟ ᱟᱨ ᱵᱟᱭ ᱵᱟᱯᱞᱟ ᱟᱠᱟᱱ ᱜᱮᱭᱟ ᱱᱚᱣᱟ ᱠᱚ ᱠᱷᱟᱹᱛᱤᱨ ᱛᱮᱜᱮ ᱛᱮᱦᱮᱧ ᱥᱳᱥᱟᱞ ᱢᱤᱰᱤᱭᱟ ᱨᱮᱫᱚ ᱡᱟᱹᱥᱛᱤ ᱜᱷᱟᱱᱴᱟ ᱜᱷᱟᱱᱴᱟ ᱜᱷᱟᱱᱴᱟ ᱜᱷᱟᱱᱴᱟ ᱛᱮ ᱧᱟᱢᱮᱱ ᱠᱷᱟᱹᱛᱤᱨ ᱛᱮᱦᱮᱧ ᱯᱨᱚᱠᱩᱛ ᱡᱤᱱᱤᱥᱴᱟ ᱩᱰᱩᱠ ᱮᱱᱟ ᱟᱨ ᱵᱟᱝᱠᱷᱟᱱ ᱱᱚᱣᱟ ᱠᱚ ᱠᱟᱛᱷᱟ ᱨᱮ ᱚᱠᱚᱭ ᱦᱚᱸ ᱵᱚᱦᱚᱜ ᱥᱟᱢᱵᱟᱣ ᱞᱟᱹᱜᱤᱫ ᱦᱚᱲ ᱠᱚ ᱵᱟᱝ ᱠᱟᱱ ᱛᱟᱦᱮᱸᱫ ᱥᱮ ᱚᱠᱚᱭ ᱦᱚᱸ ᱵᱚᱦᱚᱜ ᱥᱟᱢᱵᱟᱣ ᱞᱟᱹᱜᱤᱫ ᱵᱟᱠᱚ ᱵᱟᱫᱽᱫᱷᱚ ᱟᱠᱟᱱ ᱛᱟᱦᱮᱸᱫ ᱛᱮᱦᱮᱧ ᱟᱢᱟᱜ ᱱᱩᱱᱟᱹᱝ ᱢᱟᱨᱟᱝ ᱯᱨᱚᱵᱞᱮᱢ ᱟᱨ ᱱᱚᱜᱼᱚ ᱱᱚᱣᱟ ᱠᱚ ᱮᱲᱮ ᱠᱟᱛᱷᱟᱢ ᱞᱟᱹᱭ ᱠᱮᱫ ᱠᱷᱟᱹᱛᱤᱨ ᱛᱮᱦᱮᱧ ᱟᱢᱟᱜ ᱱᱩᱱᱟᱹᱜ ᱢᱟᱨᱟᱝ ᱰᱷᱚᱰᱟ ᱨᱮ ᱠᱷᱟᱧᱡᱚ ᱢᱟᱱᱮ ᱱᱩᱱᱟᱹᱜ ᱢᱟᱨᱟᱝ ᱰᱷᱚᱰᱟ ᱨᱮᱫᱚᱢ ᱧᱩᱨ ᱮᱱᱟ ᱪᱮᱫᱟᱜ ᱥᱮ ᱚᱱᱟ ᱠᱟᱛᱷᱟ ᱨᱮᱜᱮ ᱠᱚ ᱞᱟᱹᱭᱟ ᱠᱟᱬᱟ ᱫᱚ ᱢᱤᱫ ᱡᱚᱠᱷᱟ ᱜᱮ ᱦᱟᱯᱟᱭ ᱟᱫᱟ ᱟᱨ ᱢᱤᱫ ᱡᱚᱠᱷᱟ ᱡᱩᱫᱤ ᱧᱟᱢ ᱨᱩᱣᱟᱹᱲᱟ ᱩᱱᱤ ᱫᱚ ᱟᱫᱚ ᱡᱤᱵᱚᱱ ᱥᱟᱨᱟ ᱚᱱᱟ ᱦᱟᱯᱟ ᱫᱚ ᱵᱟᱭ ᱟᱫ ᱛᱟᱭᱟ ᱡᱟᱦᱟᱸᱭᱟᱜ ᱡᱩᱫᱤ ᱟᱢ ᱠᱷᱮᱛᱤ ᱠᱟᱨᱚᱱ ᱠᱚ ᱞᱟᱹᱜᱤᱫ ᱮᱢ ᱪᱟᱦᱟᱣ ᱠᱷᱟᱱ ᱟᱯᱱᱟᱨᱟᱜ ᱜᱮ ᱠᱷᱮᱛᱤ ᱠᱟᱨᱚᱜᱼᱟ ᱱᱚᱣᱟ ᱫᱚ ᱠᱟᱛᱷᱟ ᱨᱮᱜᱮ ᱢᱮᱱᱟᱜ ᱟᱠᱟᱫᱼᱟ ᱛᱚ ᱤᱧ ᱵᱷᱟᱹᱵᱤ ᱠᱮᱫᱟᱹᱧ ᱱᱤᱛᱚᱝ ᱥᱳᱥᱟᱞ ᱢᱤᱰᱤᱭᱟ ᱨᱤᱧ ᱦᱤᱡᱩᱜ ᱠᱷᱟᱱ ᱤᱧ ᱵᱟᱲᱟᱭ ᱜᱤᱭᱟᱹᱧ ᱫᱷᱚᱨᱚ ᱱᱤᱛᱚᱝ ᱯᱚᱡᱮᱴᱤᱵᱷ ᱠᱟᱛᱷᱟᱧ ᱢᱮᱱ ᱨᱮᱦᱚᱸ ᱚᱱᱟ ᱱᱮᱜᱮᱴᱤᱵᱷ ᱜᱮ ᱯᱨᱮᱡᱮᱱᱴᱚᱜᱼᱟ ᱟᱨᱦᱚᱸ ᱠᱚᱱᱴᱨᱚᱵᱷᱟᱨᱥᱤ ᱦᱩᱭᱩᱜᱼᱟ ᱟᱨᱦᱚᱸ ᱟᱭᱢᱟ ᱰᱷᱮᱨ ᱠᱟᱛᱷᱟ ᱟᱸᱡᱚᱢ ᱯᱟᱲᱟᱜᱼᱟ ᱦᱮᱸ ᱱᱚᱣᱟ ᱫᱚ ᱥᱟᱹᱨᱤ ᱠᱟᱛᱷᱟ ᱜᱮᱢ ᱞᱟᱹᱭ ᱟᱠᱟᱫᱼᱟ ᱟᱢ ᱱᱤᱛᱚᱜ ᱡᱟᱦᱟᱸ ᱛᱤᱱᱟᱹᱜ ᱯᱚᱡᱮᱴᱤᱵᱷ ᱠᱟᱛᱷᱟ ᱜᱮᱢ ᱞᱟᱹᱭ ᱡᱚᱛᱚ ᱦᱚᱲ ᱜᱮ ᱱᱮᱜᱮᱴᱤᱵᱷ ᱜᱮᱠᱚ ᱵᱷᱟᱹᱵᱤᱭᱟ ᱪᱮᱫᱟᱜ ᱥᱮ ᱢᱟᱲᱟᱝ ᱨᱮ ᱦᱚᱨᱮᱢ ᱟᱫ ᱟᱠᱟᱫᱼᱟ ᱟᱨ ᱢᱟᱲᱟᱝ ᱨᱮ ᱟᱢ ᱨᱮᱱ ᱵᱤᱥᱥᱟᱥ ᱜᱷᱟᱛᱚᱛᱟᱭᱮᱢ ᱠᱟᱹᱢᱤ ᱟᱠᱟᱫᱼᱟ ᱢᱟᱱᱮ ᱟᱢ ᱡᱟᱦᱟᱸᱭ ᱠᱚᱠᱚ ᱵᱤᱥᱥᱟᱥᱮᱫ ᱢᱮ ᱛᱟᱦᱮᱸᱫ ᱩᱱᱠᱩ ᱪᱮᱛᱟᱱ ᱨᱮ ᱟᱢ ᱵᱤᱥᱥᱟᱥ ᱨᱮᱱᱟᱜ ᱵᱤᱥ ᱦᱚᱸ ᱢᱮᱥᱟ ᱟᱠᱟᱫ ᱠᱚ ᱞᱮᱠᱟᱱ ᱠᱟᱛᱷᱟ ᱠᱟᱱᱟ ᱚᱱᱟ ᱠᱷᱟᱹᱛᱤᱨ ᱜᱮ ᱛᱮᱦᱮᱧ ᱟᱢ ᱡᱟᱦᱟᱸ ᱛᱤᱱᱟᱹᱜ ᱯᱚᱡᱮᱴᱤᱵᱽ ᱠᱟᱛᱷᱟ ᱜᱮᱢ ᱞᱟᱹᱭ ᱡᱚᱛᱚ ᱦᱚᱲ ᱜᱮ ᱟᱢ ᱪᱮᱛᱟᱱ ᱨᱮᱫᱚ ᱠᱟᱹᱴᱤᱡ ᱪᱩᱞᱩᱝ ᱢᱟᱱᱮ ᱵᱤᱥᱥᱟᱥ ᱫᱚ ᱛᱟᱦᱮᱱ ᱜᱮᱛᱟ ᱠᱚᱣᱟ ᱱᱤᱛᱚᱜ ᱫᱚ ᱯᱨᱚᱠᱩᱛ ᱡᱤᱱᱤᱥᱴᱟᱜ ᱵᱟᱝ ᱩᱰᱩᱠᱚᱜ ᱵᱷᱳᱨ ᱫᱚ ᱡᱚᱛᱚ ᱦᱚᱲ ᱜᱮ ᱟᱢ ᱪᱮᱛᱟᱱ ᱨᱮᱫᱚ ᱠᱟᱹᱴᱤᱡ ᱪᱩᱞᱩᱝ ᱵᱤᱥᱥᱟᱥ ᱫᱚ ᱛᱟᱦᱮᱱ ᱜᱮᱛᱟ ᱠᱚᱣᱟ ᱱᱚᱣᱟ ᱫᱚ ᱵᱟᱰᱟᱭ ᱠᱟᱜ ᱢᱮ ᱫᱳᱥᱤ ᱠᱟᱹᱱᱟᱹᱧ ᱥᱮ ᱵᱟᱝ ᱠᱟᱹᱱᱟᱹᱧ ᱛᱚ ᱤᱱᱟᱹᱜ ᱫᱷᱟᱹᱵᱤᱡ ᱯᱮᱥᱮᱱᱥ ᱫᱚᱦᱚᱭ ᱯᱮ ᱟᱨ ᱡᱟᱦᱟᱸᱭ ᱠᱚᱜᱮ ᱡᱟᱦᱟᱱᱟᱜ ᱡᱟᱦᱟᱸᱭ ᱠᱚᱫᱚ ᱟᱢ ᱤᱫᱤ ᱠᱟᱛᱮ ᱚᱠᱚᱭ ᱦᱚᱸ ᱚᱱᱠᱟ ᱪᱮᱫ ᱦᱚᱸ ᱵᱟᱝ ᱠᱚ ᱞᱟᱹᱭᱟ ᱠᱤᱱᱛᱩ ᱟᱢᱟᱜ ᱵᱷᱩᱞ ᱠᱷᱟᱹᱛᱤᱨ ᱛᱮᱦᱮᱧ ᱦᱚᱲ ᱞᱟᱹᱭ ᱞᱟᱹᱜᱤᱫ ᱠᱚ ᱵᱟᱫᱽᱫᱷᱚᱭᱮᱱᱟ ᱟᱨ ᱵᱟᱠᱷᱟᱱ ᱞᱟᱹᱭ ᱨᱮᱱ ᱦᱚᱲ ᱦᱚᱸᱠᱚ ᱚᱠᱚᱭ ᱦᱚᱸᱠᱚ ᱵᱟᱝ ᱠᱟᱱ ᱛᱟᱦᱮᱸᱫ ᱩᱱᱟᱹᱜ ᱫᱤᱱ ᱢᱟᱱᱮ ᱟᱢ ᱜᱚᱴᱟ ᱫᱤᱥᱚᱢ ᱫᱟᱬᱟ ᱠᱮᱜᱼᱟ ᱢᱤᱫ ᱫᱤᱱ ᱜᱟᱱᱛᱮ ᱟᱢ ᱪᱮᱛᱟᱱ ᱨᱮ ᱚᱱᱠᱟ ᱴᱚᱨᱪᱚᱨ ᱦᱚᱸ ᱵᱟᱝ ᱪᱟᱞᱟᱣ ᱠᱟᱱᱟ ᱥᱮ ᱴᱚᱨᱪᱚᱨ ᱦᱚᱸ ᱵᱟᱝ ᱦᱮᱡ ᱠᱟᱱᱟ ᱠᱤ ᱟᱢ ᱵᱤᱨᱩᱫᱷ ᱛᱮ ᱡᱟᱦᱟᱸᱭ ᱞᱟᱹᱭ ᱠᱮᱜᱼᱟ ᱦᱟᱹᱱᱤ ᱞᱟᱹᱭ ᱠᱮᱜᱼᱟ ᱱᱟᱹᱭ ᱞᱟᱹᱭ ᱠᱮᱜᱼᱟ ᱚᱱᱠᱟᱱ ᱠᱟᱛᱷᱟ ᱦᱚᱸ ᱵᱟᱝ ᱠᱟᱱᱟ ᱠᱤᱱᱛᱩ ᱯᱨᱚᱠᱩᱛ ᱡᱤᱱᱤᱥᱴᱟᱜ ᱦᱩᱭᱮᱱᱟ ᱟᱢᱮᱢ ᱵᱷᱩᱞ ᱠᱮᱜ ᱠᱷᱟᱹᱛᱤᱨ ᱡᱟᱦᱟᱸᱭ ᱠᱚ ᱵᱟᱠᱚ ᱢᱮᱱᱮᱜ ᱛᱟᱦᱮᱸᱜ ᱩᱱᱠᱩ ᱦᱚᱸ ᱛᱮᱦᱮᱧ ᱢᱮᱱ ᱞᱟᱹᱜᱤᱫ ᱛᱮᱠᱚ ᱵᱚᱲᱦᱮᱭᱮᱱᱟ ᱪᱮᱫᱟᱜ ᱥᱮ ᱟᱢᱟᱜ ᱯᱨᱚᱠᱩᱛ ᱨᱮ ᱵᱷᱩᱞ ᱡᱤᱱᱤᱥᱴᱟᱜ ᱠᱚ ᱧᱟᱢ ᱠᱮᱜ ᱛᱟᱢᱟ ᱵᱷᱩᱞ ᱫᱚ ᱱᱤᱱᱟᱹᱝ ᱜᱮᱠᱚ ᱧᱟᱢ ᱠᱮᱜ ᱛᱟᱢᱟ ᱥᱳᱞᱳᱢᱤ ᱢᱩᱨᱢᱩ ᱫᱚ ᱡᱟᱦᱟᱸ ᱠᱷᱟᱹᱛᱤᱨ ᱥᱩᱥᱟᱭᱤᱰ ᱠᱮᱜᱼᱟ ᱩᱱᱤᱭᱟᱜ ᱵᱷᱩᱞ ᱛᱮᱫᱚ ᱟᱢ ᱫᱚ ᱵᱟᱠᱚ ᱫᱳᱥᱮᱜ ᱢᱮᱭᱟ ᱠᱤᱱᱛᱩ ᱟᱢ ᱨᱮᱱ ᱡᱮ ᱢᱮᱱᱟᱜ ᱠᱟᱜ ᱠᱤᱱᱟ ᱚᱲᱟᱜ ᱨᱮ ᱮᱨᱟᱼᱩᱨᱩ ᱜᱤᱫᱽᱨᱟᱹ ᱱᱚᱜᱼᱚ ᱱᱚᱣᱟ ᱠᱷᱟᱹᱛᱤᱨ ᱜᱮ ᱡᱟᱹᱥᱛᱤ ᱟᱢ ᱫᱚ ᱵᱷᱩᱞ ᱠᱚ ᱫᱚᱥ ᱠᱮᱫ ᱢᱮᱭᱟ ᱚᱱᱟ ᱠᱷᱟᱹᱛᱤᱨ ᱤᱫᱤ ᱠᱟᱛᱮ ᱜᱮ ᱛᱮᱦᱮᱧ ᱟᱢᱟᱜ ᱠᱚᱱᱴᱨᱚᱵᱷᱟᱨᱥᱤ ᱫᱚ ᱱᱩᱱᱟᱹᱝ ᱦᱩᱭᱮᱱᱟ ᱟᱨ ᱵᱟᱝᱠᱷᱟᱱ ᱱᱚᱣᱟ ᱠᱚᱨᱮ ᱫᱚ ᱪᱮᱫ ᱦᱚᱸ ᱵᱟᱝ ᱦᱩᱭ ᱠᱚᱜᱼᱟ ᱦᱩᱱᱟᱹᱝ ᱛᱚ ᱵᱚᱭᱦᱟ ᱠᱚ ᱱᱚᱣᱟ ᱵᱷᱤᱰᱤᱭᱳ ᱫᱚ ᱱᱚᱰᱮ ᱜᱤᱧ ᱢᱩᱪᱟᱹᱫᱮᱫ ᱛᱟᱵᱚᱱᱟ ᱱᱚᱣᱟ ᱵᱷᱤᱰᱤᱭᱳ ᱧᱮᱞ ᱠᱟᱛᱮ ᱪᱮᱫ ᱞᱮᱠᱟ ᱯᱮ ᱵᱩᱡᱷᱟᱹᱣ ᱠᱮᱫ ᱛᱟᱵᱚᱱᱟ ᱱᱤᱦᱟᱹᱛᱤ ᱠᱚᱢᱮᱱᱴ ᱥᱮᱭᱟᱨ ᱞᱟᱭᱤᱠ ᱟᱞᱚ ᱯᱮ ᱦᱤᱲᱤᱧ ᱛᱟᱵᱚᱱᱟ ᱟᱨ ᱱᱚᱣᱟ ᱪᱮᱱᱮᱞ ᱨᱮ ᱡᱟᱦᱟᱸᱭ ᱠᱚ ᱱᱟᱣᱟ ᱢᱮᱱᱟᱜ ᱯᱮ ᱛᱟᱵᱚᱱᱟ ᱪᱮᱱᱮᱞ ᱠᱚ ᱠᱟᱹᱴᱤᱡ ᱥᱟᱵᱥᱠᱨᱟᱭᱤᱵᱽ ᱠᱟᱜ ᱛᱟᱵᱚᱱ ᱯᱮ ᱤᱱᱟᱹᱠᱷᱟᱱ ᱟᱵᱚ ᱦᱚᱸ ᱠᱤᱪᱷᱩ ᱟᱨ ᱠᱟᱹᱴᱤᱡ ᱢᱟᱲᱟᱝ ᱥᱮᱱ ᱵᱷᱤᱰᱤᱭᱳ ᱵᱮᱱᱟᱣ ᱞᱟᱹᱜᱤᱫ ᱢᱟᱱᱮ ᱤᱱᱴᱟᱨᱮᱥᱴ ᱟᱜ ᱦᱤᱡᱩᱜ ᱛᱟᱵᱚᱱᱟ ᱟᱨ ᱱᱟᱣᱟ ᱱᱟᱣᱟ ᱠᱚᱱᱴᱮᱱᱴ ᱟᱹᱜᱩ ᱠᱟᱛᱮ ᱦᱤᱡᱩᱜ ᱛᱟᱵᱚᱱᱟ ᱢᱟ ᱛᱚᱵᱮ ᱱᱚᱣᱟ ᱵᱷᱤᱰᱤᱭᱳ ᱫᱚ ᱱᱚᱰᱮ ᱜᱤᱧ ᱢᱩᱪᱟᱹᱫᱮᱫ ᱛᱟᱵᱚᱱᱟ ᱥᱟᱱᱟᱢ ᱠᱚ ᱤᱧ ᱯᱟᱦᱴᱟ ᱠᱷᱚᱱ ᱜᱚᱰ ᱟᱨ ᱡᱚᱦᱟᱨ